ᱯᱟᱥᱮᱡ ᱵᱚᱱ ᱧᱮᱞ ᱴᱷᱤᱠ ᱥᱚᱢᱟᱡᱽ ᱨᱮᱱᱟᱜ ᱡᱳᱜᱤ ᱜᱟᱹᱞᱛᱤ ᱦᱩᱭᱩᱜ ᱠᱟᱱᱟ ᱡᱳᱜᱤ ᱵᱚᱱ ᱵᱟᱹᱲᱤᱡᱮᱫ ᱠᱟᱱ ᱡᱳᱜᱤ ᱟᱵᱚᱣᱟᱜ ᱥᱚᱢᱟᱡᱽ ᱨᱮᱱᱟᱜ ᱟᱹᱨᱤᱪᱟᱹᱞᱤ ᱵᱟᱹᱲᱤᱡᱚᱜ ᱠᱟᱱ ᱚᱱᱟ ᱵᱚᱱ ᱧᱮᱞ ᱴᱷᱤᱠ ᱴᱷᱤᱠ ᱜᱮᱭᱟ ᱟᱫᱚ ᱛᱮᱦᱮᱧ ᱫᱚ ᱚᱱᱠᱟᱱ ᱠᱟᱛᱷᱟᱧ ᱟᱹᱜᱩ ᱠᱟᱫᱟ ᱡᱳᱜ ᱵᱚᱞᱮ ᱵᱟᱠᱚ ᱢᱮᱱ ᱠᱟᱫᱟ ᱵᱟᱯᱞᱟ ᱡᱳ ᱛᱚᱞᱮᱫ ᱠᱟᱱ ᱠᱚᱫᱚ ᱵᱟᱯᱞᱟ ᱧᱩᱛᱩᱢ ᱛᱚᱞ ᱜᱤᱨᱟᱹ ᱟᱫᱚ ᱚᱱᱟ ᱛᱮᱧ ᱦᱮᱡ ᱠᱟᱣᱫᱤᱧᱟ ᱴᱷᱤᱠ ᱜᱮᱭᱟ ᱟᱫᱚ ᱚᱱᱟ ᱚᱱᱟᱜᱤᱧ ᱩᱫᱩᱜ ᱟᱯᱮ ᱠᱟᱱᱟ ᱟᱵᱚᱣᱟᱜ ᱱᱤᱭᱚᱢ ᱪᱮᱫ ᱞᱮᱠᱟᱱᱟ ᱟᱵᱚᱣᱟᱜ ᱱᱤᱭᱚᱢ ᱫᱷᱚᱨᱚᱢ ᱪᱮᱫ ᱞᱮᱠᱟ ᱢᱮᱱᱟᱜᱼᱟ ᱴᱷᱤᱠ ᱜᱮᱭᱟ ᱠᱚ ᱠᱟᱜ ᱞᱮᱠᱟ ᱛᱤᱱᱟᱹᱜ ᱵᱷᱤᱛᱤ ᱪᱚ ᱢᱮᱱᱟᱜᱼᱟ ᱵᱷᱮᱡᱟ ᱦᱤᱡᱩᱜ ᱢᱮ ᱱᱚᱜᱼᱚᱭ ᱯᱮ ᱧᱮᱞᱮᱫ ᱠᱟᱱ ᱜᱮᱭᱟ ᱱᱤᱭᱟᱹ ᱫᱚ ᱛᱚᱞ ᱜᱤᱨᱟᱹ ᱠᱟᱱᱟ ᱵᱟᱯᱞᱟ ᱨᱮᱱᱟᱜ ᱠᱚ ᱤᱭᱟᱹ ᱮᱢ ᱦᱚᱴᱚ ᱟᱠᱟᱫᱤᱧᱟ ᱴᱷᱤᱠ ᱜᱮᱭᱟ ᱱᱤᱭᱟᱹ ᱨᱮᱱᱟᱜ

ᱱᱤᱭᱟᱹ ᱟᱯᱮ ᱦᱚᱸ ᱪᱚᱥᱢᱟ ᱦᱚᱨᱚᱜ ᱠᱟᱛᱮ ᱧᱮᱞ ᱯᱮ ᱪᱮᱫ ᱠᱟᱱᱟ ᱯᱟᱥᱮᱢ ᱧᱮᱞ ᱴᱷᱤᱠᱟ ᱱᱤᱝᱠᱟᱱᱟᱜ ᱟᱵᱚ ᱟᱹᱨᱤᱪᱟᱹᱞᱤ ᱵᱟᱹᱭ ᱵᱟᱹᱭ ᱛᱮᱵᱚᱱ ᱟᱹᱰᱤ ᱵᱟᱹᱜᱤ ᱤᱫᱤᱭᱮᱫᱟ ᱟᱨ ᱪᱮᱫ ᱤᱧ ᱢᱮᱱᱟ ᱥᱚᱢᱚᱡᱽᱫᱟᱨ ᱜᱮᱭᱟ ᱯᱮ ᱱᱤᱛᱚᱜ ᱧᱮᱞᱚᱜ ᱠᱟᱱ ᱵᱟᱯᱞᱟ ᱵᱤᱦᱟᱹ ᱨᱮᱦᱚᱸ ᱞᱟᱦᱟ ᱫᱚ ᱢᱤᱫᱴᱮᱡ ᱵᱷᱤᱰᱤᱭᱳᱧ ᱵᱮᱱᱟᱣ ᱞᱮᱫ ᱜᱮᱭᱟ ᱪᱚ ᱵᱚᱞᱮ ᱟᱵᱚᱣᱟᱜ ᱥᱟᱥᱟᱝ ᱥᱟᱹᱲᱤ ᱛᱮ ᱥᱮ ᱟᱨ ᱢᱚᱡᱽ ᱜᱮᱠᱚ ᱥᱟᱥᱟᱝ ᱥᱟᱹᱲᱤ ᱫᱚ ᱵᱟᱸᱫᱮᱜ ᱠᱟᱱᱟ ᱵᱟᱹᱦᱩ ᱠᱩᱲᱤ ᱟᱠᱚ ᱤᱭᱟᱹ ᱵᱟᱸᱫᱮᱭᱮᱫ ᱠᱚᱣᱟ ᱞᱮᱠᱤᱱ ᱚᱱᱟ ᱵᱟᱹᱭ ᱵᱟᱹᱭ ᱛᱮᱵᱚᱱ ᱰᱷᱤᱞᱟᱹᱣ ᱤᱫᱤᱭᱮᱫᱟ ᱧᱮᱞᱮᱫ ᱠᱚᱣᱟᱹᱧ ᱛᱚ ᱟᱨ ᱠᱚ ᱵᱚᱞᱮ ᱥᱤᱫᱷᱟᱹ ᱟᱨᱟᱜ ᱟᱨᱟᱜ ᱠᱷᱟᱺᱰᱤ ᱠᱚ ᱵᱟᱸᱫᱮᱭᱮᱫᱟ ᱟᱨᱟᱜ ᱟᱨᱟᱜ ᱯᱷᱟᱨᱟᱠ ᱠᱚ ᱦᱚᱨᱚᱜ ᱮᱫᱟ ᱟᱨ ᱵᱟᱯᱞᱟ ᱵᱟᱯᱞᱟᱭᱮᱫ ᱠᱚᱣᱟ ᱮᱱᱮ ᱜᱮ ᱟᱵᱚ ᱟᱹᱨᱤᱪᱟᱹᱞᱤ ᱵᱟᱹᱭ ᱵᱟᱹᱭ ᱛᱮᱵᱚᱱ ᱤᱭᱟᱹ ᱵᱟᱹᱜᱤ ᱤᱫᱤᱭᱮᱫᱟ ᱵᱟᱹᱭ ᱵᱟᱹᱭ ᱛᱮ ᱱᱤᱛᱚᱜ ᱢᱟ ᱱᱚᱜᱼᱚᱭ ᱥᱴᱟᱨᱴ ᱟᱠᱟᱱ ᱜᱮᱭᱟ ᱴᱷᱤᱠ ᱜᱮᱭᱟ ᱟᱨ ᱵᱟᱹᱭ ᱵᱟᱹᱭ ᱛᱮ ᱪᱮᱫ ᱠᱚ ᱦᱩᱭᱩᱜᱼᱟ ᱵᱟᱝ ᱦᱩᱭᱩᱜᱼᱟ ᱚᱱᱟ ᱵᱟᱵᱚᱱ ᱵᱩᱡᱷᱟᱹᱣ ᱫᱟᱲᱮᱭᱟᱜᱼᱟ ᱞᱮᱠᱤᱱ ᱟᱵᱚ ᱦᱚᱲ ᱜᱮ ᱛᱤ ᱨᱮᱵᱚᱱ ᱵᱩᱡᱷᱟᱹᱣᱟ ᱡᱮ ᱟᱵᱚᱣᱟᱜ ᱥᱚᱝᱥᱠᱨᱤᱛᱤ ᱵᱚᱱ ᱵᱟᱹᱜᱤ ᱤᱫᱤᱭᱮᱫᱟ ᱵᱚᱞᱮ ᱦᱤᱱᱫᱩ ᱥᱚᱝᱥᱠᱨᱤᱛᱤ ᱵᱚᱱ ᱯᱟᱸᱡᱟᱭᱮᱫᱟ ᱦᱟᱸᱜ ᱵᱟᱹᱭ ᱵᱟᱹᱭᱛᱮ ᱦᱤᱱᱫᱩ ᱥᱚᱝᱥᱠᱨᱤᱛᱤ ᱞᱮᱠᱤᱱ ᱟᱵᱚ ᱚᱠᱚᱭ ᱵᱩᱡᱷᱟᱹᱣ ᱵᱚᱱᱟ ᱚᱠᱚᱭ ᱢᱮᱛᱟᱣ ᱵᱚᱱᱟ ᱦᱟᱝᱠᱟ ᱫᱚ ᱵᱟᱝ ᱱᱤᱝᱠᱟ ᱫᱚ ᱦᱟᱝᱠᱟ ᱫᱚ ᱵᱟᱝ ᱟᱵᱚ ᱜᱮᱵᱚᱱ ᱵᱚᱠᱟ ᱜᱮᱭᱟ ᱟᱵᱚ ᱜᱮᱵᱚᱱ ᱞᱮᱞᱦᱟ ᱜᱮᱭᱟ ᱞᱮᱠᱤᱱ ᱱᱤᱭᱟᱹ ᱠᱚ ᱠᱟᱛᱷᱟ ᱫᱚ ᱚᱠᱚᱭ ᱵᱚᱱ ᱜᱩᱱᱟᱹᱱᱚᱜᱼᱟ ᱟᱵᱚ ᱫᱚ ᱵᱟᱥ ᱟᱵᱚ ᱫᱚ ᱵᱟᱥ ᱦᱤᱱᱫᱩᱣᱟᱜ ᱫᱷᱚᱨᱚᱢ ᱯᱟᱸᱡᱟᱭ ᱢᱮ ᱢᱤᱫ ᱵᱟᱨ ᱦᱚᱲ ᱤᱥᱟᱹᱭᱟᱜ ᱫᱷᱚᱨᱚᱢ ᱠᱚ ᱯᱟᱸᱡᱟᱭᱮᱫᱟ ᱩᱱᱠᱩ ᱦᱚᱸᱠᱚ ᱟᱞᱟᱜᱽ ᱜᱮ

ᱫᱚ ᱪᱮᱫ ᱤᱧ ᱢᱮᱛᱟ ᱟᱯᱮᱭᱟᱜ ᱠᱟᱱᱟ ᱟᱯᱮᱭᱟᱜ ᱢᱚᱱᱮ ᱠᱟᱱᱟ ᱤᱧᱫᱚ ᱟᱹᱭᱠᱟᱹᱣ ᱠᱷᱟᱡ ᱤᱧᱫᱚ ᱟᱹᱭᱠᱟᱹᱣ ᱠᱟᱱᱟ ᱴᱮᱱᱥᱚᱱ ᱵᱟᱹᱧ ᱦᱟᱛᱟᱣᱟ ᱞᱮᱠᱤᱱ ᱤᱧᱟᱹᱜ ᱤᱧ ᱱᱤᱭᱟᱹ ᱵᱟᱹᱲᱤᱡ ᱡᱚᱵ ᱥᱚᱵᱫ ᱤᱧ ᱨᱚᱲᱮᱫ ᱠᱟᱱ ᱵᱟᱹᱲᱤᱡ ᱫᱚ ᱤᱧᱫᱚ ᱞᱚᱰᱤᱭᱚ ᱥᱮ ᱵᱚᱠᱟ ᱱᱤᱭᱟᱹ ᱫᱚ ᱟᱹᱰᱤ ᱵᱟᱹᱲᱤᱡ ᱪᱤᱡᱽ ᱠᱟᱱᱟ ᱞᱮᱠᱤᱱ ᱟᱯᱮ ᱵᱟᱯᱮ ᱵᱩᱡᱷᱟᱹᱣᱟ ᱟᱯᱮ ᱢᱮᱱᱟ ᱵᱚᱞᱮ ᱪᱮᱫᱟᱜ ᱞᱚᱰᱤᱭᱚ ᱢᱮᱛᱟᱣᱫᱤᱧᱟ ᱱᱤᱭᱟᱹ ᱢᱤᱫᱴᱮᱱ ᱨᱟᱡᱽ ᱢᱮᱱᱟᱜ ᱞᱮᱠᱤᱱ ᱵᱟᱯᱮ ᱵᱩᱡᱷᱟᱹᱣᱟ ᱟᱫᱚ ᱪᱮᱫ ᱮᱢ ᱢᱮᱱᱟ ᱢᱟ ᱛᱚᱵᱮ ᱤᱱᱟᱹᱜ ᱜᱮ ᱵᱷᱤᱰᱤᱭᱳᱧ ᱵᱮᱱᱟᱣᱟ ᱟᱨ ᱱᱤᱭᱟᱹ ᱵᱷᱤᱰᱤᱭᱳ ᱡᱩᱫᱤ ᱥᱮᱭᱟᱨ ᱯᱮ ᱴᱷᱤᱠ ᱜᱮᱭᱟ ᱟᱨ ᱟᱵᱚᱣᱟᱜ ᱟᱹᱨᱤᱪᱟᱹᱞᱤ ᱵᱟᱵᱚᱱ ᱤᱭᱟᱹ ᱵᱟᱵᱚᱱ ᱵᱟᱹᱜᱤᱭᱟ ᱟᱹᱨᱤᱪᱟᱹᱞᱤ ᱧᱮᱞ ᱢᱮ ᱟᱵᱚᱣᱟᱜ ᱵᱟᱯᱞᱟ ᱵᱤᱦᱟᱹ ᱟᱹᱰᱤ ᱤᱭᱟᱹ ᱫᱤᱠᱩ ᱯᱩᱥᱤ ᱠᱚ ᱟᱹᱰᱤ ᱟᱱᱛᱟᱨ ᱜᱮᱭᱟ ᱞᱮᱠᱤᱱ ᱟᱵᱚ ᱛᱤᱨᱮ ᱵᱚᱱ ᱡᱩᱨᱤ ᱦᱩᱫᱤᱥᱚᱜ ᱱᱤᱭᱟᱹ ᱠᱚᱫᱚ ᱢᱟ ᱛᱚᱵᱮ ᱥᱟᱱᱟᱢ ᱠᱚ ᱤᱧ ᱧᱩᱛᱩᱢ ᱛᱮ ᱡᱚᱦᱟᱨ ᱟᱨ ᱵᱚᱱ ᱧᱟᱯᱟᱢᱟ ᱮᱴᱟᱜ ᱵᱷᱤᱰᱤᱭᱳ ᱨᱮ ᱡᱚᱦᱟᱨ ᱜᱮ